ᱡᱚᱦᱟᱨ ᱜᱮ ᱥᱟᱱᱟᱢ ᱧᱮᱧᱮᱞᱤᱭᱟᱹ ᱠᱚ ᱟᱯᱮ ᱯᱮ ᱧᱮᱞᱮᱫᱼᱟ ᱮᱱᱮᱡ ᱥᱮᱨᱮᱧ ᱤᱭᱩᱴᱩᱵᱽ ᱪᱮᱱᱮᱞ ᱛᱚ ᱱᱚᱣᱟ ᱵᱷᱤᱰᱤᱭᱳ ᱨᱮᱫᱚᱧ ᱞᱟᱹᱭ ᱟᱯᱮᱭᱟ ᱯᱷᱮᱥᱵᱩᱠ ᱨᱮᱱᱟᱜ ᱠᱤᱪᱷᱩ ᱠᱚᱢᱚᱱ ᱴᱤᱯᱥ ᱮᱱᱰ ᱴᱨᱤᱠ ᱡᱟᱦᱟᱸᱭ ᱠᱚ ᱵᱟᱝ ᱯᱮ ᱵᱟᱲᱟᱭᱟ ᱩᱱᱠᱩ ᱠᱚ ᱞᱟᱹᱜᱤᱫ ᱛᱚ ᱚᱱᱟ ᱠᱷᱟᱹᱛᱤᱨ ᱛᱮ ᱟᱵᱚ ᱯᱳᱭᱞᱳ ᱨᱮ ᱰᱮᱴᱟ ᱚᱱ ᱠᱟᱛᱮᱫ ᱯᱷᱮᱥᱵᱩᱠ ᱮᱯ ᱰᱟᱣᱩᱱᱞᱳᱰ ᱢᱟᱱᱮ ᱳᱯᱮᱱ ᱞᱟᱜᱟᱣ ᱵᱚᱱᱟ ᱡᱩᱫᱤ ᱞᱟᱹᱴᱩᱣᱟᱜ ᱮᱯᱥ ᱯᱮ ᱵᱮᱵᱚᱦᱟᱨᱫᱟ ᱡᱟᱦᱟᱸ ᱫᱚ ᱪᱷᱟᱯᱟᱱᱱᱚ ᱮᱢ ᱵᱤ ᱛᱟᱦᱚᱞᱮ ᱚᱱᱟ ᱨᱮ ᱯᱳᱭᱞᱳᱧ ᱞᱟᱹᱭ ᱟᱯᱮᱭᱟ ᱡᱮ ᱞᱟᱹᱴᱩᱣᱟᱜ ᱮᱯᱥ ᱨᱮ ᱛᱟᱨᱯᱚᱨ ᱞᱟᱭᱤᱴ ᱵᱷᱟᱨᱥᱮᱱ ᱨᱮᱧ ᱞᱟᱹᱭ ᱟᱯᱮᱭᱟ ᱡᱟᱦᱟᱸ ᱫᱚ ᱰᱮᱲ ᱮᱢ ᱵᱤ ᱨᱮᱱᱟᱜ ᱠᱟᱱᱟ ᱛᱚ ᱪᱚᱞᱚ ᱟᱵᱚ ᱯᱷᱮᱥᱵᱩᱠ ᱮᱯ ᱵᱚᱱ ᱳᱯᱮᱱᱟ ᱛᱚ ᱧᱮᱞ ᱮᱫᱟ ᱯᱮ ᱱᱚᱜᱼᱚᱭ ᱤᱧᱟᱹᱜ ᱯᱷᱮᱥᱵᱩᱠ ᱮᱯ ᱱᱚᱣᱟ ᱫᱚ ᱞᱟᱹᱴᱩᱣᱟᱜ ᱪᱷᱟᱯᱟᱱᱱᱚ ᱮᱢ ᱵᱤ ᱨᱮᱱᱟᱜ ᱛᱚ ᱪᱚᱞᱚ ᱵᱚᱱ ᱳᱯᱮᱱᱟ ᱳᱯᱮᱱ ᱦᱩᱭ ᱞᱮᱱᱠᱷᱟᱱ ᱱᱤᱝᱠᱟᱹ ᱤᱱᱴᱟᱨᱯᱷᱮᱥ ᱦᱤᱡᱩᱜᱼᱟ ᱛᱟᱨᱯᱚᱨ ᱟᱵᱚ ᱧᱮᱞ ᱮᱫᱟ ᱯᱮ ᱱᱚᱜᱼᱚᱭ ᱱᱚᱣᱟ ᱱᱚᱣᱟ ᱫᱚ ᱵᱷᱤᱰᱤᱭᱳ ᱟᱭᱠᱚᱱ ᱠᱟᱱᱟ ᱛᱚ ᱱᱚᱰᱮ ᱡᱩᱫᱤ ᱵᱚᱱ ᱴᱮᱯᱟ ᱟᱵᱚ ᱵᱷᱤᱰᱤᱭᱳ ᱦᱮᱡ ᱟᱵᱚᱱᱟ ᱛᱚ ᱵᱷᱤᱰᱤᱭᱳ ᱦᱮᱡ ᱥᱟᱶ ᱥᱟᱶᱛᱮ ᱟᱵᱚᱣᱟᱜ ᱵᱷᱤᱰᱤᱭᱳ ᱟᱡ ᱛᱮᱜᱮ ᱪᱟᱹᱞᱩᱜᱼᱟ ᱛᱚ ᱱᱚᱣᱟ ᱠᱷᱟᱹᱛᱤᱨ ᱛᱮ ᱟᱵᱚ ᱟᱡ ᱛᱮ ᱡᱮᱦᱮᱛᱩ ᱪᱟᱹᱞᱩᱜᱼᱟ ᱚᱱᱟ ᱛᱮ ᱟᱵᱚᱣᱟᱜ ᱰᱮᱴᱟ ᱟᱹᱰᱤ ᱟᱭᱢᱟ ᱜᱮ ᱠᱷᱚᱨᱚᱪᱚᱜᱼᱟ ᱟᱵᱚ ᱵᱟᱝ ᱧᱮᱞ ᱥᱟᱱᱟ ᱵᱚᱱᱟ ᱮᱱᱛᱮ ᱨᱮᱦᱚᱸ ᱟᱡ ᱛᱮᱜᱮ ᱵᱷᱤᱰᱤᱭᱳ ᱪᱟᱹᱞᱩᱜ ᱠᱷᱟᱹᱛᱤᱨ ᱛᱮ ᱮᱢ ᱵᱤ ᱟᱠᱷᱟᱲᱮ ᱠᱷᱚᱨᱚᱪᱚᱜ ᱛᱟᱵᱚᱱᱟ ᱛᱚ ᱱᱚᱣᱟ ᱪᱤᱠᱟᱹ ᱠᱟᱛᱮᱫ ᱵᱚᱱ ᱵᱚᱱᱫᱚᱭᱟ ᱚᱱᱟ ᱜᱤᱧ ᱞᱟᱹᱭ ᱟᱯᱮᱭᱟ ᱛᱚ ᱚᱱᱟ ᱠᱷᱟᱹᱛᱤᱨ ᱛᱮ ᱟᱵᱚ ᱪᱮᱛᱟᱱ ᱡᱚᱡᱚᱢ ᱠᱩᱱᱨᱮ ᱯᱮᱭᱟ ᱡᱟᱦᱟᱸ ᱞᱟᱭᱤᱱ ᱧᱮᱞᱚᱜ ᱠᱟᱱᱟ ᱫᱟᱜᱽ ᱠᱮᱫᱟᱹᱧ ᱱᱚᱜᱼᱚᱭ ᱧᱮᱞ ᱫᱟᱯᱮ ᱱᱚᱸᱰᱮ ᱚᱸᱰᱮ ᱠᱞᱤᱠ ᱞᱟᱜᱟᱣ ᱵᱚᱱᱟ ᱛᱚ ᱪᱚᱞᱚ ᱵᱚᱱ ᱠᱞᱤᱠ ᱞᱮᱜᱮ ᱠᱞᱤᱠ ᱠᱟᱛᱮ ᱞᱟᱛᱟᱨ ᱥᱮᱡ ᱦᱤᱡᱩᱜ ᱞᱟᱜᱟᱣ ᱵᱚᱱᱟ ᱛᱟᱨᱯᱚᱨ ᱞᱟᱛᱟᱨ ᱨᱮᱯᱮ ᱧᱮᱞ ᱫᱟ ᱥᱤᱴᱤᱝ ᱮᱱᱰ ᱯᱨᱮᱵᱷᱤᱥᱤ ᱱᱚᱣᱟ ᱨᱮ ᱠᱞᱤᱠ ᱞᱟᱜᱟᱣ ᱵᱚᱱᱟ ᱛᱚ ᱠᱞᱤᱠ ᱠᱤᱫᱟᱹᱧ ᱛᱟᱨᱯᱚᱨ ᱟᱨᱚ ᱯᱮ ᱧᱮᱞ ᱫᱟ ᱥᱤᱴᱤᱝ ᱚᱯᱷᱥᱮᱱ ᱦᱮᱡ ᱠᱟᱱᱟ ᱛᱚ ᱱᱚᱣᱟ ᱥᱤᱴᱤᱝ ᱨᱮ ᱠᱞᱤᱠ ᱞᱟᱜᱟᱣ ᱵᱚᱱᱟ ᱛᱚ ᱪᱚᱞᱚ ᱠᱞᱤᱠ ᱞᱮᱜᱤᱧ ᱠᱞᱤᱠ ᱠᱟᱛᱮ ᱮᱠᱮᱵᱟᱨᱮ ᱞᱟᱛᱟᱨ ᱥᱮᱡ ᱵᱚᱱ ᱪᱟᱞᱟᱜᱼᱟ ᱛᱚ ᱞᱟᱛᱟᱨ ᱥᱮᱡ ᱥᱮᱱ ᱠᱟᱛᱮ ᱧᱮᱞ ᱫᱟᱯᱮ ᱢᱤᱰᱤᱭᱟ ᱮᱱᱰ ᱠᱚᱱᱴᱟᱠᱴ ᱱᱚᱣᱟ ᱨᱮ ᱠᱞᱤᱠ ᱞᱟᱜᱟᱣ ᱵᱚᱱᱟ ᱛᱚ ᱠᱞᱤᱠ ᱟᱵᱚᱱ ᱠᱞᱤᱠ ᱠᱟᱛᱮ ᱞᱟᱛᱟᱨ ᱥᱮᱡ ᱦᱤᱡᱩᱜ ᱦᱩᱭᱩᱜ ᱛᱟᱵᱚᱱᱟ ᱛᱟᱨᱯᱚᱨ ᱯᱮ ᱧᱮᱞ ᱫᱟ ᱚᱴᱳ ᱯᱞᱮ ᱢᱳᱵᱟᱭᱤᱞ ᱱᱚᱜᱼᱚᱭ ᱱᱚᱣᱟ ᱡᱟᱦᱟᱸ ᱦᱳᱭ ᱚᱱᱟᱨᱮ ᱠᱞᱤᱠ ᱞᱟᱜᱟᱣ ᱵᱚᱱᱟ ᱛᱚ ᱢᱤᱰᱤᱭᱟ ᱛᱟᱨᱯᱚᱨ ᱚᱴᱳ ᱯᱞᱮ ᱨᱮ ᱠᱞᱤᱠ ᱛᱟᱨᱯᱚᱨ ᱯᱮ ᱧᱮᱞᱫᱟ ᱟᱵᱚᱣᱟᱜ ᱱᱚᱜᱼᱚᱭ ᱱᱚᱣᱟᱴᱟᱜ ᱚᱯᱷᱥᱮᱱ ᱨᱮ ᱚᱱ ᱦᱮᱱᱟᱜᱼᱟ ᱛᱚ ᱟᱵᱚ ᱱᱤᱛᱚᱜ ᱱᱚᱣᱟ ᱱᱮᱵᱷᱟᱨ ᱚᱴᱳ ᱯᱞᱮ ᱵᱷᱤᱰᱤᱭᱳ ᱱᱚᱣᱟᱨᱮ ᱠᱞᱤᱠ ᱞᱟᱜᱟᱣ ᱵᱚᱱᱟ ᱛᱚᱵᱮ ᱠᱷᱟᱱ ᱜᱮ ᱟᱵᱚᱣᱟᱜ ᱵᱷᱤᱰᱤᱭᱳ ᱟᱫᱚ ᱟᱡ ᱛᱮ ᱵᱟᱝ ᱪᱟᱹᱞᱩᱜᱼᱟ ᱛᱚ ᱵᱮᱠ ᱨᱮᱵᱚᱱ ᱦᱤᱡᱩᱜᱼᱟ ᱱᱚᱝᱠᱟ ᱛᱚ ᱱᱚᱣᱟ ᱦᱩᱭᱮᱱᱟ ᱢᱤᱫᱴᱮᱱ ᱴᱤᱯᱥ ᱛᱚ ᱧᱩᱛᱩᱢ ᱠᱚ ᱯᱟᱥᱚᱣᱟᱲ ᱠᱚ ᱪᱤᱠᱟᱹ ᱠᱟᱛᱮᱫ ᱵᱚᱱ ᱵᱚᱫᱚᱞᱟ ᱥᱮ ᱯᱷᱳᱱ ᱱᱚᱢᱵᱚᱨ ᱠᱚ ᱪᱤᱠᱟᱹ ᱠᱟᱛᱮᱫ ᱵᱚᱱ ᱵᱚᱫᱚᱞᱟ ᱥᱮ ᱤᱼᱢᱮᱞ ᱮᱰᱰᱨᱮᱥ ᱪᱤᱠᱟᱹ ᱠᱟᱛᱮᱫ ᱵᱚᱱ ᱮᱰᱟ ᱚᱱᱟ ᱵᱚᱱ ᱧᱮᱞᱟ ᱛᱚ ᱚᱱᱟ ᱠᱷᱟᱹᱛᱤᱨ ᱛᱮ ᱟᱨᱚ ᱪᱮᱛᱟᱱ ᱠᱷᱚᱱ ᱡᱟᱦᱟᱸ ᱯᱮᱭᱟ ᱞᱟᱭᱤᱱ ᱧᱮᱞᱚᱜ ᱠᱟᱱᱟ ᱚᱸᱰᱮ ᱠᱞᱤᱠ ᱞᱟᱜᱟᱣ ᱵᱚᱱᱟ ᱛᱚ ᱠᱞᱤᱠ ᱠᱟᱛᱮᱫ ᱟᱵᱚ ᱟᱨᱚ ᱥᱮᱴᱤᱝ ᱨᱮ ᱠᱞᱤᱠ ᱞᱟᱜᱟᱣ ᱵᱚᱱᱟ ᱥᱮᱴᱤᱝ ᱨᱮ ᱠᱞᱤᱠ ᱠᱟᱛᱮᱫ ᱧᱮᱞ ᱮᱫᱟᱯᱮ ᱯᱟᱨᱥᱚᱱ ᱤᱱᱯᱷᱚᱨᱢᱮᱥᱚᱱ ᱱᱚᱜᱼᱚᱭ ᱱᱚᱣᱟ ᱱᱚᱣᱟ ᱨᱮ ᱠᱞᱤᱠ ᱞᱟᱜᱟᱣ ᱵᱚᱱᱟ ᱛᱚ ᱯᱩᱭᱞᱩ ᱨᱮᱯᱮ ᱧᱮᱞ ᱮᱫᱟ ᱱᱮᱢ ᱤᱧᱟᱹᱜ ᱧᱩᱛᱩᱢ ᱟᱯᱮᱭᱟᱜ ᱧᱩᱛᱩᱢ ᱨᱟᱠᱟᱵᱼᱟ ᱛᱟᱨᱯᱚᱨ ᱠᱚᱱᱴᱟᱠ ᱤᱱᱯᱷᱚ ᱱᱚᱰᱮ ᱫᱚ ᱢᱳᱵᱟᱭᱤᱞ ᱟᱨ ᱤᱢᱮᱞ ᱱᱚᱰᱮ ᱵᱚᱱ ᱵᱚᱫᱚᱞ ᱫᱟᱲᱮᱭᱟᱜᱼᱟ ᱛᱚ ᱱᱮᱢ ᱨᱮ ᱡᱩᱫᱤ ᱵᱚᱱ ᱠᱞᱤᱠᱟ ᱛᱟᱦᱞᱮ ᱱᱤᱝᱠᱟᱹ ᱦᱤᱡᱩᱜᱼᱟ ᱧᱮᱞ ᱫᱟᱯᱮ ᱤᱧᱟᱹᱜ ᱧᱩᱛᱩᱢ ᱛᱟᱞᱟ ᱨᱮ ᱢᱤᱰᱤᱞ ᱱᱮᱢ ᱵᱟᱹᱱᱩᱜᱼᱟ ᱞᱟᱥᱴ ᱱᱮᱢ ᱵᱮᱥᱨᱟ ᱛᱚ ᱱᱚᱣᱟ ᱨᱮ ᱡᱩᱫᱤ ᱵᱚᱫᱚᱞ ᱠᱟᱛᱮ ᱱᱚᱰᱮ ᱱᱮᱢ ᱪᱮᱧᱡᱽ ᱠᱟᱛᱮ ᱵᱚᱱ ᱪᱮᱧᱡᱽ ᱠᱟᱛᱮ ᱟᱵᱚ ᱨᱤᱵᱷᱤᱭᱩ ᱪᱮᱧᱡᱽ ᱨᱮ ᱠᱞᱤᱠ ᱞᱟᱜᱟᱣ ᱵᱚᱱᱟ ᱟᱨ ᱢᱤᱫ ᱫᱷᱟᱣ ᱧᱩᱛᱩᱢ ᱵᱚᱫᱚᱞ ᱠᱟᱛᱮ ᱥᱟᱴ ᱫᱤᱱ ᱯᱚᱨ ᱟᱨᱚ ᱵᱚᱱ ᱵᱚᱫᱚᱞ ᱫᱟᱲᱮᱭᱟᱜᱼᱟ ᱛᱚ ᱪᱟᱬ ᱪᱟᱬ ᱫᱚ ᱵᱟᱵᱚᱱ ᱵᱚᱫᱚᱞ ᱫᱟᱲᱮᱭᱟᱜᱼᱟ ᱥᱟᱴ ᱫᱤᱱ ᱯᱚᱨ ᱯᱚᱨ ᱵᱚᱱ ᱵᱚᱫᱚᱞ ᱫᱟᱲᱮᱭᱟᱜᱼᱟ ᱛᱚ ᱧᱩᱛᱩᱢ ᱪᱮᱧᱡᱽ ᱦᱩᱭ ᱞᱮᱱ ᱠᱷᱟᱡ ᱵᱮᱠ ᱨᱮᱵᱚᱱ ᱦᱤᱡᱩᱜᱼᱟ ᱟᱨ ᱡᱩᱫᱤ ᱯᱷᱳᱱ ᱱᱟᱢᱵᱟᱨ ᱪᱮᱧᱡᱽ ᱥᱟᱱᱟ ᱵᱚᱱᱟ ᱛᱟᱦᱞᱮ ᱠᱚᱱᱴᱟᱠ ᱤᱱᱯᱷᱳ ᱨᱮ ᱠᱞᱤᱠ ᱞᱟᱜᱟᱣ ᱵᱚᱱᱟ ᱱᱚᱣᱟ ᱠᱚᱱᱴᱟᱠ ᱤᱱᱯᱷᱳ ᱨᱮ

ᱛᱟᱦᱚᱞᱮ ᱟᱵᱚ ᱥᱤᱠᱩᱨᱤᱴᱤ ᱮᱱᱰ ᱞᱚᱜᱤᱱ ᱨᱮ ᱠᱞᱤᱠ ᱞᱟᱜᱟᱣ ᱵᱚᱱᱟ ᱛᱚ ᱠᱞᱤᱠ ᱠᱟᱛᱮ ᱟᱵᱚ ᱚᱠᱟ ᱰᱤᱵᱷᱟᱭᱤᱥ ᱵᱚᱱ ᱵᱮᱵᱚᱦᱟᱨᱮᱫᱟ ᱚᱱᱟ ᱨᱟᱠᱟᱵ ᱠᱟᱱᱟ ᱯᱳᱠᱳ ᱮᱢ ᱴᱩᱧ ᱵᱮᱵᱚᱦᱟᱨᱮᱫᱟ ᱱᱚᱜᱼᱚᱭ ᱱᱚᱣᱟ ᱮᱰᱨᱮᱥ ᱮ ᱞᱟᱹᱭᱮᱫᱟ ᱛᱚ ᱟᱵᱚ ᱯᱟᱥᱚᱣᱟᱨᱰ ᱪᱮᱧᱡᱽ ᱞᱟᱹᱜᱤᱫ ᱛᱮ ᱪᱮᱧᱡᱽ ᱯᱟᱥᱚᱣᱟᱨᱰ ᱱᱚᱣᱟ ᱨᱮ ᱠᱞᱤᱠ ᱞᱟᱜᱟᱣ ᱵᱚᱱᱟ ᱛᱟᱨᱯᱚᱨ ᱪᱮᱛᱟᱱ ᱨᱮ ᱡᱟᱦᱟᱸ ᱧᱮᱞᱚᱜ ᱠᱟᱱᱟ ᱚᱱᱟ ᱫᱚ ᱡᱟᱦᱟᱸ ᱱᱤᱛᱚᱜ ᱟᱵᱚ ᱯᱷᱮᱥᱵᱩᱠ ᱨᱮᱱᱟᱜ ᱯᱟᱥᱚᱣᱟᱨᱰ ᱵᱚᱱ ᱵᱮᱵᱚᱦᱟᱨᱮᱫᱟ ᱚᱱᱟ ᱚᱞ ᱞᱟᱜᱟᱣ ᱵᱚᱱᱟ ᱟᱨ ᱱᱟᱣᱟᱱᱟᱜ ᱯᱟᱥᱚᱣᱟᱨᱰ ᱡᱩᱫᱤ ᱪᱮᱧᱡᱽ ᱥᱟᱱᱟ ᱵᱚᱱᱟ ᱛᱟᱦᱚᱞᱮ ᱱᱟᱣᱟ ᱯᱟᱥᱚᱣᱟᱨᱰ ᱱᱚᱰᱮ ᱵᱚᱱ ᱮᱢᱟᱜᱼᱟ ᱱᱚᱸᱰᱮ ᱦᱚᱸ ᱚᱱᱟ ᱱᱟᱣᱟ ᱯᱟᱥᱳᱣᱟᱨᱰ ᱵᱚᱱ ᱮᱢᱟᱜᱼᱟ ᱱᱚᱣᱟ ᱠᱤᱱ ᱫᱚ ᱵᱟᱱᱟᱨ ᱮᱠᱤ ᱜᱮ ᱦᱩᱭᱩᱜᱼᱟ ᱛᱚ ᱮᱢ ᱦᱩᱭ ᱞᱮᱱ ᱠᱷᱟᱱ ᱟᱯᱰᱮᱴ ᱯᱟᱥᱳᱣᱟᱨᱰ ᱨᱮ ᱠᱞᱤᱠ ᱠᱟᱛᱮᱫ ᱟᱵᱚᱣᱟᱜ ᱯᱟᱥᱳᱣᱟᱨᱰ ᱵᱚᱱ ᱪᱮᱧᱡᱽ ᱫᱟᱲᱮᱭᱟᱜᱼᱟ ᱛᱚ ᱱᱚᱣᱟ ᱦᱩᱭᱱᱟ ᱞᱟᱹᱴᱩ ᱯᱷᱮᱥᱵᱩᱠ ᱮᱯ ᱨᱮᱱᱟᱜ ᱠᱤᱪᱷᱩ ᱠᱚᱢᱚᱱ ᱥᱮᱴᱤᱝ ᱠᱚ ᱛᱚ ᱟᱨ ᱢᱤᱫᱴᱮᱱ ᱤᱧ ᱞᱟᱹᱭ ᱟᱯᱮ ᱠᱟᱱᱟ ᱡᱩᱫᱤ ᱯᱷᱨᱤ ᱯᱷᱟᱭᱟᱨ ᱠᱚᱯᱮ ᱠᱷᱮᱞᱳᱜ ᱠᱟᱱᱟ ᱥᱮ ᱡᱟᱦᱟᱱᱟᱜ ᱮᱯᱥ ᱠᱚᱯᱮ ᱠᱷᱮᱞᱳᱜ ᱠᱟᱱᱟ ᱥᱮ ᱚᱱᱟ ᱤᱭᱟᱹ ᱯᱷᱮᱥᱵᱩᱠ ᱛᱮᱯᱮ ᱪᱟᱹᱞᱩᱭᱮᱫᱟ ᱛᱚ ᱚᱱᱟ ᱪᱮᱫ ᱪᱮᱫ ᱵᱚᱱ ᱧᱮᱞ ᱞᱮᱜᱮ ᱪᱮᱫ ᱪᱮᱫ ᱟᱵᱚ ᱯᱷᱮᱥᱵᱩᱠ ᱛᱮᱵᱚᱱ ᱪᱟᱹᱞᱩᱭᱮᱫᱟ ᱚᱱᱟ ᱠᱷᱟᱹᱛᱤᱨ ᱛᱮ ᱟᱵᱚ ᱮᱯᱥ ᱮᱱᱰ ᱳᱭᱮᱵᱽᱥᱟᱭᱤᱴ ᱱᱚᱣᱟ ᱨᱮ ᱠᱞᱤᱠ ᱞᱟᱜᱟᱣ ᱵᱚᱱᱟ ᱛᱚ ᱧᱮᱞ ᱮᱫᱟᱯᱮ ᱤᱧᱤᱧ ᱪᱟᱹᱞᱩ ᱠᱟᱫᱟ ᱢᱮᱜᱟ ᱨᱩᱢᱤ ᱠᱟᱨᱰ ᱡᱟᱝᱜᱟᱞ ᱨᱩᱢᱤ ᱦᱚᱱᱤᱜᱮᱱ ᱰᱮᱞᱤ ᱦᱟᱱᱴ ᱢᱮᱰᱞᱤᱯ ᱟᱨᱚ ᱥᱤᱢᱳᱨ ᱨᱮ ᱡᱩᱫᱤ ᱵᱚᱱ ᱠᱞᱤᱠᱟ ᱟᱨᱚ ᱦᱤᱡᱩᱜᱼᱟ ᱧᱮᱞ ᱮᱫᱟᱯᱮ ᱱᱤᱱᱟᱹᱜ ᱜᱟᱱ ᱟᱹᱰᱤ ᱟᱭᱢᱟ ᱮᱯᱥ ᱦᱮᱡ ᱠᱟᱱᱟ ᱯᱷᱨᱤ ᱯᱷᱟᱭᱟᱨ ᱠᱚᱧ ᱠᱷᱮᱞᱳᱜ ᱠᱟᱱᱟ ᱱᱚᱣᱟ ᱯᱷᱨᱤ ᱯᱷᱟᱭᱟᱨ ᱵᱩᱣᱟ ᱞᱩᱰᱳ ᱮᱢᱯᱤᱭᱟᱨ ᱢᱤᱰᱤᱭᱟ ᱯᱷᱟᱭᱟᱨ ᱯᱟᱵᱽᱞᱤᱠ ᱞᱟᱭᱤᱴ ᱨᱩᱢ ᱱᱚᱣᱟ ᱠᱚ ᱤᱧ ᱯᱷᱮᱥᱵᱩᱠ ᱛᱤᱧ ᱞᱚᱜᱤᱱ ᱟᱠᱟᱫᱟ ᱛᱚ ᱛᱚ ᱪᱚ ᱱᱤᱛᱳᱜ ᱫᱚᱵᱚᱱ ᱧᱮᱞᱟ ᱤᱭᱟᱹ ᱞᱟᱭᱤᱴ ᱵᱷᱟᱨᱥᱚᱱ ᱨᱮ ᱯᱷᱮᱥᱵᱩᱠ ᱨᱮᱱᱟᱜ ᱞᱟᱭᱤᱴ ᱵᱷᱟᱨᱥᱚᱱ ᱡᱟᱦᱟᱸ ᱫᱚ ᱰᱮᱲ ᱮᱢ ᱵᱤ ᱚᱱᱟ ᱠᱷᱟᱹᱛᱤᱨ ᱛᱮ ᱞᱟᱭᱤᱴ ᱵᱷᱟᱨᱥᱚᱱᱤᱧ ᱳᱯᱮᱱ ᱮᱫᱟ ᱧᱮᱞ ᱮᱫᱟ ᱯᱮ ᱱᱚᱜᱼᱚᱭ ᱞᱟᱭᱤᱴ ᱵᱷᱟᱨᱥᱚᱱ ᱛᱚ ᱱᱚᱣᱟ ᱳᱯᱮᱱ ᱦᱩᱭᱱᱟ ᱳᱯᱮᱱ ᱞᱮᱠᱷᱟᱱ ᱟᱵᱚ ᱱᱤᱝᱠᱟᱹ ᱦᱤᱡᱩᱜᱼᱟ ᱛᱟᱨᱯᱚᱨ ᱟᱵᱚ ᱡᱩᱫᱤ ᱵᱷᱤᱰᱤᱭᱳ ᱨᱮᱵᱚᱱ ᱠᱞᱤᱠᱟ ᱱᱚᱜᱼᱚᱭ ᱱᱚᱣᱟ ᱫᱚ ᱵᱷᱤᱰᱤᱭᱳ ᱟᱭᱠᱚᱱ ᱠᱟᱱᱟ ᱱᱚᱰᱮ ᱵᱚᱱ ᱠᱞᱤᱠᱟ ᱡᱩᱫᱤ ᱛᱟᱦᱚᱞᱮ ᱞᱟᱦᱟᱛᱮ ᱞᱮᱠᱟ ᱟᱡ ᱛᱮᱜᱮ ᱵᱷᱤᱰᱤᱭᱳ ᱪᱟᱹᱞᱩᱜ ᱛᱟᱵᱚᱱᱟ ᱧᱮᱞ ᱮᱫᱟ ᱯᱮ ᱴᱟᱣᱟᱨ ᱥᱞᱳ ᱜᱮᱭᱟ

ᱛᱟᱨᱯᱚᱨ ᱵᱷᱤᱰᱤᱭᱳ ᱨᱮ ᱡᱩᱫᱤ ᱵᱚᱱ ᱠᱞᱤᱠᱟ ᱱᱚᱣᱟ ᱟᱭᱠᱚᱱ ᱨᱮ ᱛᱚ ᱱᱚᱣᱟ ᱱᱚᱝᱠᱟ ᱛᱟᱦᱮᱱᱟ ᱟᱨ ᱧᱮᱞ ᱫᱟᱯᱮ ᱯᱩᱭᱞᱩ ᱨᱮᱜᱮ ᱪᱟᱹᱞᱩᱜᱼᱟ ᱱᱚᱣᱟ ᱟᱡ ᱛᱮᱜᱮ ᱪᱟᱹᱞᱩᱜᱼᱟ ᱤᱧ ᱫᱚᱧ ᱪᱟᱹᱞᱩᱭᱮᱫᱟ ᱛᱚ ᱟᱯᱮᱭᱟᱜ ᱫᱚ ᱡᱟᱹᱱᱤᱡ ᱟᱡ ᱛᱮᱜᱮ ᱪᱟᱹᱞᱩᱜᱼᱟ ᱛᱚ ᱟᱡ ᱛᱮ ᱪᱟᱹᱞᱩ ᱵᱚᱱᱫᱚ ᱞᱟᱹᱜᱤᱫ ᱛᱮ ᱪᱮᱛᱟᱱ ᱠᱩᱱ ᱨᱮᱯᱮ ᱧᱮᱞ ᱫᱟ ᱱᱚᱜᱼᱚᱭ ᱱᱚᱣᱟ ᱚᱯᱥᱮᱱ ᱱᱚᱣᱟ ᱫᱚ ᱧᱮᱞ ᱫᱟᱯᱮ ᱯᱞᱮ ᱵᱷᱤᱰᱤᱭᱳ ᱚᱴᱳᱢᱮᱴᱤᱠᱮᱞᱤ ᱱᱚᱣᱟ ᱚᱱᱟ ᱦᱚᱛᱮᱡ ᱛᱮ ᱱᱚᱣᱟ ᱫᱚ ᱨᱟᱠᱟᱵ ᱠᱟᱱᱟ ᱯᱞᱮ ᱵᱷᱤᱰᱤᱭᱳ ᱚᱴᱳᱢᱮᱴᱤᱠᱮᱞᱤ ᱱᱚᱜᱼᱚᱭ ᱱᱚᱰᱮ ᱚᱞ ᱦᱮᱱᱟᱜᱼᱟ ᱟᱨ ᱱᱚᱣᱟ ᱫᱚ ᱚᱱ ᱦᱮᱱᱟᱜᱼᱟ ᱛᱚ ᱱᱚᱣᱟ ᱟᱯᱮ ᱱᱚᱰᱮ ᱴᱮᱯ ᱠᱟᱛᱮ ᱯᱮ ᱚᱱ ᱫᱟᱲᱮᱭᱟᱜᱼᱟ ᱱᱚᱣᱟ ᱫᱚ ᱥᱚᱨᱴ ᱠᱟᱴ ᱴᱨᱤᱠ ᱟᱨ ᱡᱩᱫᱤ ᱥᱮᱴᱤᱝ ᱠᱷᱚᱡ ᱪᱮᱧᱡᱽ ᱥᱟᱱᱟ ᱵᱚᱱᱟ ᱛᱟᱦᱚᱞᱮ ᱟᱵᱚ ᱱᱚᱜᱼᱚᱭ ᱱᱚᱣᱟ ᱦᱳᱢ ᱵᱟᱴᱚᱱ ᱡᱟᱦᱟᱸ ᱱᱚᱜᱼᱚᱭ ᱱᱚᱣᱟ ᱦᱳᱢ ᱵᱟᱴᱚᱱ ᱚᱸᱰᱮ ᱨᱮ ᱠᱞᱤᱠ ᱞᱟᱜᱟᱣ ᱵᱚᱱᱟ ᱛᱟᱨᱯᱚᱨ ᱯᱮᱭᱟ ᱞᱟᱭᱤᱱ ᱡᱟᱦᱟᱸ ᱪᱮᱛᱟᱱ ᱨᱮ ᱧᱮᱞᱚᱜ ᱠᱟᱱᱟ ᱱᱚᱣᱟ ᱱᱚᱸᱰᱮ ᱠᱞᱤᱠ ᱞᱟᱜᱟᱣ ᱵᱚᱱᱟ ᱛᱟᱨᱯᱚᱨ ᱟᱵᱚ ᱞᱟᱛᱟᱨ ᱥᱮᱡ ᱦᱤᱡᱩᱜ ᱞᱟᱜᱟᱣ ᱵᱚᱱᱟ ᱛᱟᱨᱯᱚᱨ ᱥᱤᱴᱤᱝ ᱨᱮ ᱠᱞᱤᱠ ᱞᱟᱜᱟᱣ ᱵᱚᱱᱟ ᱱᱚᱣᱟ ᱥᱤᱴᱤᱝ ᱨᱮ ᱛᱟᱨᱯᱚᱨ ᱱᱚᱣᱟ ᱢᱤᱰᱤᱭᱟ ᱨᱮ ᱠᱞᱤᱠ ᱞᱟᱜᱟᱣ ᱵᱚᱱᱟ ᱛᱟᱨᱯᱚᱨ ᱞᱟᱛᱟᱨ ᱥᱮᱫ ᱦᱮᱡ ᱯᱮ ᱧᱮᱞ ᱫᱟᱯᱮ ᱚᱴᱳ ᱯᱞᱮ ᱱᱚᱜᱼᱚᱭ ᱛᱟᱨᱯᱚᱨ ᱟᱵᱚᱣᱟᱜ ᱥᱤᱞᱮᱠᱴ ᱦᱮᱱᱟᱜ ᱛᱟᱢᱟ ᱱᱮᱵᱷᱟᱨ ᱚᱴᱳ ᱯᱞᱮ ᱵᱷᱤᱰᱤᱭᱳ ᱱᱚᱜᱼᱚᱭ ᱱᱚᱣᱟ ᱨᱮ ᱟᱵᱚᱣᱟᱜ ᱠᱞᱤᱠ ᱟᱯᱮᱭᱟᱜ ᱫᱚ ᱢᱮᱱᱟᱜᱼᱟ ᱦᱮᱱᱟᱜ ᱛᱟᱵᱚᱱᱟ ᱱᱚᱜᱼᱚᱭ ᱱᱚᱝᱠᱟ ᱛᱟᱦᱮᱱᱟ ᱛᱚ ᱟᱵᱚ ᱱᱚᱣᱟ ᱱᱮᱵᱷᱟᱨ ᱚᱴᱳ ᱯᱞᱮ ᱵᱷᱤᱰᱤᱭᱳ ᱱᱚᱣᱟ ᱨᱮ ᱠᱞᱤᱠ ᱞᱟᱜᱟᱣ ᱵᱚᱱᱟ ᱱᱚᱣᱟᱴᱟᱜ ᱚᱯᱷᱥᱮᱱ ᱨᱮ ᱛᱚ ᱪᱚᱞᱚᱧ ᱠᱞᱤᱠ ᱞᱮᱜᱮ ᱠᱞᱤᱠ ᱠᱟᱛᱮ ᱵᱮᱠ ᱨᱮ ᱦᱤᱡᱩᱜ ᱛᱟᱵᱚᱱ ᱦᱤᱡᱩᱜ ᱟᱵᱚᱱ ᱛᱚᱵᱮ ᱠᱷᱟᱡ ᱜᱮ ᱟᱵᱚᱣᱟᱜ ᱱᱚᱣᱟ ᱟᱡ ᱛᱮ ᱡᱟᱦᱟᱸ ᱵᱷᱤᱰᱤᱭᱳ ᱪᱟᱹᱞᱩᱜᱼᱟ ᱚᱱᱟ ᱵᱚᱱᱫᱚᱜᱼᱟ ᱛᱚ ᱧᱩᱛᱩᱢ ᱠᱚ ᱪᱤᱠᱟᱹ ᱠᱟᱛᱮ ᱵᱚᱱ ᱪᱮᱧᱡᱟ ᱚᱱᱟ ᱱᱤᱛᱚᱜ ᱫᱚᱧ ᱞᱟᱹᱭᱟᱯᱮᱭᱟ ᱪᱟᱬᱢᱟᱬ ᱛᱚ ᱯᱮᱭᱟ ᱞᱟᱭᱤᱱ ᱡᱟᱦᱟᱸ ᱧᱮᱞᱚᱜ ᱠᱟᱱ ᱱᱚᱸᱰᱮ ᱪᱮᱛᱟᱱ ᱠᱚᱱ ᱨᱮ ᱚᱱᱟ ᱠᱞᱤᱠ ᱞᱟᱜᱟᱣ ᱵᱚᱱᱟ ᱛᱟᱯᱚᱨ ᱥᱮᱴᱤᱝ ᱨᱮ ᱠᱞᱤᱠ ᱞᱟᱜᱟᱣ ᱵᱚᱱᱟ ᱛᱟᱨᱯᱚᱨ ᱪᱮᱛᱟᱱ ᱨᱮᱯᱮ ᱧᱮᱞ ᱮᱫᱟ ᱯᱟᱨᱥᱚᱱᱟᱞ ᱮᱠᱟᱣᱩᱱᱴ ᱤᱱᱯᱷᱚᱨᱢᱮᱥᱚᱱ ᱟᱨ ᱥᱤᱠᱩᱨᱤᱴᱤ ᱛᱚ ᱯᱟᱨᱥᱚᱱᱟᱞ ᱮᱠᱟᱣᱩᱱᱴ ᱠᱷᱚᱡ ᱫᱚ ᱧᱩᱛᱩᱢ ᱠᱚᱵᱚᱱ ᱪᱮᱧᱡᱽ ᱫᱟᱲᱮᱭᱟᱜᱼᱟ ᱯᱷᱳᱱ ᱱᱟᱢᱵᱟᱨ ᱠᱚ ᱢᱳᱵᱟᱭᱤᱞ ᱱᱟᱢᱵᱟᱨ ᱠᱚ ᱤᱢᱮᱞ ᱠᱚ ᱧᱮᱞ ᱮᱫᱟᱯᱮ ᱱᱮᱢ ᱦᱮᱡ ᱮᱱᱟ ᱤᱢᱮᱞ ᱮᱰᱨᱮᱥ ᱦᱮᱡ ᱮᱱᱟ ᱯᱷᱳᱱ ᱱᱟᱢᱵᱟᱨ ᱦᱮᱡ ᱮᱱᱟ ᱱᱚᱸᱰᱮ ᱠᱷᱚᱡ ᱯᱮ ᱪᱮᱧᱡᱽ ᱫᱟᱲᱮᱭᱟᱜᱼᱟ ᱮᱰᱤᱴ ᱨᱮ ᱠᱞᱤᱠ ᱠᱟᱛᱮ ᱱᱚᱰᱮ ᱮᱰᱤᱴ ᱵᱚᱱ ᱠᱞᱤᱠ ᱞᱮᱠᱷᱟᱡ ᱟᱵᱚ ᱵᱚᱱ ᱪᱮᱧᱡᱽ ᱫᱟᱲᱮᱭᱟᱜᱼᱟ ᱛᱚ ᱱᱚᱝᱠᱟ ᱠᱟᱛᱮᱫ ᱟᱯᱮ ᱯᱮ ᱪᱮᱧᱡᱟ ᱯᱟᱥᱚᱣᱟᱨᱰ ᱡᱩᱫᱤ ᱵᱚᱫᱚᱞ ᱥᱟᱱᱟ ᱯᱟᱥᱚᱣᱟᱨᱰ ᱮᱱᱰ ᱥᱤᱠᱩᱨᱤᱴᱤ ᱨᱮ ᱠᱞᱤᱠ ᱠᱟᱛᱮᱫ ᱟᱵᱚ ᱪᱮᱧᱡᱽ ᱯᱟᱥᱚᱣᱟᱨᱰ ᱨᱮ ᱠᱞᱤᱠ ᱞᱟᱜᱟᱣ ᱵᱚᱱᱟ ᱛᱚᱵᱮ ᱠᱷᱟᱡ ᱜᱮ ᱱᱤᱝᱠᱟᱹ ᱦᱤᱡᱩᱜᱼᱟ ᱞᱟᱦᱟ ᱛᱮ ᱡᱟᱦᱟᱸ ᱞᱮᱠᱟᱧ ᱞᱟᱹᱭ ᱠᱮᱜᱼᱟ ᱦᱟᱱᱟᱴᱟᱜ ᱨᱮ ᱚᱱᱠᱟ ᱜᱮ ᱛᱚ ᱱᱤᱭᱟᱹ ᱠᱚᱜᱮ ᱛᱟᱦᱮᱸ ᱠᱟᱱᱟ ᱛᱮᱦᱮᱧᱟᱜ ᱞᱟᱹᱭ ᱛᱮᱱᱟᱜ ᱫᱚ ᱯᱷᱮᱥᱵᱩᱠ ᱨᱮᱱᱟᱜ ᱡᱮᱦᱮᱛᱩ ᱢᱤᱫᱴᱮᱱ ᱨᱮᱫᱚ ᱵᱟᱝ ᱞᱟᱹᱭ ᱡᱚᱛᱚ ᱵᱟᱹᱧ ᱞᱟᱹᱭ ᱫᱟᱲᱮᱭᱟᱜᱼᱟ ᱥᱮ ᱵᱟᱹᱧ ᱞᱟᱹᱭ ᱫᱟᱲᱮᱭᱟᱯᱮᱭᱟ ᱚᱱᱟ ᱠᱷᱟᱹᱛᱤᱨ ᱛᱮ ᱟᱨᱚ ᱱᱚᱝᱠᱟ ᱜᱮ ᱯᱷᱮᱥᱵᱩᱠ ᱨᱮᱱᱟᱜ ᱟᱨᱚ ᱵᱷᱤᱰᱭᱳ ᱛᱟᱦᱮᱱᱟ ᱛᱚ ᱚᱱᱟ ᱠᱚᱧ ᱞᱟᱹᱭ ᱟᱯᱮᱭᱟ ᱟᱴ ᱢᱤᱱᱤᱴ ᱵᱷᱤᱰᱭᱳ ᱦᱩᱭᱱᱟ ᱛᱚ ᱱᱚᱰᱮ ᱜᱮ ᱵᱷᱤᱰᱭᱳᱧ ᱢᱩᱪᱟᱹᱫ ᱮᱫᱟ ᱡᱟᱹᱱᱤᱡ ᱠᱷᱟᱱ ᱱᱟᱥᱮᱱᱟᱜ ᱦᱚᱞᱳ ᱯᱮ ᱵᱩᱡᱷᱟᱹᱣ ᱫᱟᱲᱮᱭᱟᱫᱟ ᱟᱨ ᱡᱟᱦᱟᱱᱟᱜ ᱡᱩᱫᱤ ᱢᱮᱱ ᱛᱮᱱᱟᱜ ᱛᱟᱦᱮᱱᱟ ᱛᱟᱦᱚᱞᱮ ᱠᱚᱢᱮᱱᱴ ᱨᱮᱯᱮ ᱞᱟᱹᱭᱟ